ᱫᱮᱱᱥᱮ ᱫᱟᱫᱟ ᱚᱰᱚᱠ ᱛᱟᱢ ᱛᱤᱨᱮ ᱥᱟᱵ ᱟᱹᱧ ᱢᱮ᱾ ᱧᱮᱧᱮᱞᱤᱭᱟᱹ ᱠᱚ ᱴᱷᱮᱱ ᱟᱨᱫᱟᱥ, ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ᱾ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ᱾ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ, ᱵᱟᱝ ᱫᱚ ᱡᱷᱩᱠ, ᱵᱟᱝ ᱫᱚ ᱥᱩᱠ, ᱵᱟᱝ ᱫᱚ ᱨᱟᱹᱥᱠᱟᱹ, ᱵᱟᱝ ᱫᱚ ᱦᱤᱸᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱩᱞ ᱛᱟᱵᱚᱱ ᱯᱮ᱾ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱫᱮᱱ ᱥᱮ ᱫᱟᱫᱟ ᱚᱰᱚᱠ ᱛᱟᱢ ᱛᱤᱨᱮ ᱥᱟᱵ ᱟᱹᱧ ᱢᱮ ᱞᱚᱞᱚ ᱟᱹᱰᱤᱧ ᱵᱩᱡᱷᱟᱹᱣᱮ ᱤᱧ ᱱᱟᱥᱮᱧ ᱪᱚᱯᱚᱡ ᱟᱛᱟᱢ ᱜᱮ᱾ ᱪᱚᱯᱚᱡ ᱪᱚᱯᱚᱡ ᱛᱮᱜᱮ ᱫᱟᱫᱟ ᱛᱮᱛᱟᱝᱤᱧ ᱢᱟᱨᱛᱚᱠ ᱛᱤᱧ᱾ ᱟᱨ ᱢᱤᱫ ᱫᱷᱟᱣ ᱫᱮᱱ ᱥᱮ ᱫᱟᱫᱟ ᱚᱰᱚᱠ ᱛᱟᱢ ᱛᱤᱨᱮ ᱥᱟᱵ ᱩᱧ ᱢᱮ ᱞᱚᱞᱚ ᱟᱹᱰᱤᱧ ᱵᱩᱡᱷᱟᱹᱣᱮ ᱤᱧ ᱱᱟᱥᱮᱧ ᱪᱚᱯᱚᱡ ᱟᱛᱟᱢ ᱜᱮ ᱪᱚᱯᱚᱡ ᱪᱚᱯᱚᱡ ᱛᱮᱜᱮ ᱫᱟᱫᱟ ᱛᱮᱛᱟᱝ ᱤᱧ ᱢᱟᱨ ᱛᱚᱨ ᱛᱤᱧ᱾ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ? ᱟᱨ ᱢᱤᱫᱴᱟᱝ ᱠᱟᱛᱷᱟ ᱡᱮᱦᱮᱛᱩ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱧᱩᱢ ᱜᱟᱱᱚᱜ ᱞᱮᱠᱟᱱ ᱛᱮᱞᱟ ᱜᱮ ᱧᱩᱢ ᱛᱟᱵᱚᱱ ᱯᱮ ᱧᱩᱢ ᱵᱟᱝ ᱜᱟᱱᱚᱜ ᱞᱮᱠᱟᱱᱟᱜ ᱫᱚ ᱵᱟᱝ ᱟᱨ ᱡᱩᱫᱤ ᱛᱮᱞᱟ ᱛᱮᱫ ᱫᱤᱥᱟᱹᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱩᱫᱤ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵ ᱟᱠᱟᱫ ᱛᱟᱵᱚᱱᱟ ᱛᱟᱦᱚᱞᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱮ ᱡᱟᱦᱟᱸ ᱞᱟᱛᱟᱨ ᱨᱮ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟᱣᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱟᱭᱤᱥ ᱠᱮᱱᱰᱤ ᱢᱮᱢᱮᱱᱤ ᱟᱭᱤᱥ ᱠᱮᱱᱰᱤ ᱟᱹᱠᱷᱨᱤᱧᱤᱡ ᱮ ᱢᱮᱛᱟᱭ ᱠᱟᱱᱟ ᱵᱷᱤᱛᱤᱨ ᱠᱟᱛᱷᱟ ᱞᱚᱞᱚ ᱥᱤᱛᱩᱝ ᱫᱤᱱ ᱛᱮᱛᱟᱝ ᱵᱮᱲᱟ ᱨᱮ ᱢᱤᱫ ᱠᱩᱲᱤ ᱦᱚᱯᱚᱱ ᱟᱭᱤᱥ ᱠᱮᱱᱰᱤ ᱟᱹᱠᱷᱨᱤᱧᱤᱡ ᱵᱟᱠᱥᱚ ᱠᱷᱚᱱ ᱟᱭᱤᱥ ᱠᱮᱱᱰᱤ ᱩᱰᱩᱠ ᱮ ᱢᱮᱛᱟᱭ ᱠᱟᱱᱟ ᱵᱟᱝ ᱢᱟ ᱪᱚᱯᱚᱡ ᱪᱚᱯᱚᱡ ᱛᱮᱜᱮ ᱛᱮᱛᱟᱝ ᱮ ᱢᱟᱨᱛᱚᱠ ᱛᱟᱭᱟ᱾